ᱳᱭᱮᱞᱠᱟᱢ ᱵᱮᱠ ᱴᱩ ᱢᱟᱭ ᱤᱧᱟᱹᱜ ᱱᱚᱣᱟ ᱥᱟᱱᱛᱟᱞᱤ ᱵᱞᱚᱜᱥ ᱪᱮᱱᱮᱞ ᱥᱮ ᱥᱟᱜᱱᱮᱱ ᱵᱞᱚᱜᱥ ᱪᱮᱱᱮᱞ ᱨᱮ ᱡᱚᱛᱚ ᱠᱚᱧ ᱟᱛᱟᱝ ᱫᱟᱨᱟᱢ ᱟᱹᱜᱩ ᱠᱟᱱᱟ ᱮᱱᱛᱮ ᱟᱭᱢᱟ ᱫᱤᱱ ᱯᱚᱨᱮ ᱵᱚᱱ ᱧᱟᱯᱟᱢᱚᱜ ᱠᱟᱱᱟ ᱟᱨ ᱛᱤᱦᱤᱧ ᱫᱚ ᱱᱚᱣᱟ ᱥᱟᱯᱲᱟ ᱥᱟᱯᱲᱤ ᱯᱮ ᱧᱮᱞᱮᱧ ᱠᱟᱱᱟ ᱟᱨ ᱛᱤᱦᱤᱧ ᱫᱚ ᱟᱭᱢᱟ ᱫᱤᱱ ᱯᱚᱨᱮ ᱵᱞᱚᱜᱥ ᱦᱤᱡᱩᱜ ᱠᱟᱱᱟ ᱯᱨᱟᱭ ᱢᱤᱫ ᱪᱟᱸᱫᱚ ᱛᱟᱭᱚᱢ ᱟᱨ ᱴᱷᱤᱠ ᱜᱮᱭᱟ ᱛᱤᱦᱤᱧ ᱫᱚ ᱠᱟᱨᱚᱱ ᱥᱯᱮᱥᱟᱞ ᱠᱟᱱᱟ ᱠᱟᱨᱚᱱ ᱥᱟᱱᱰᱮ ᱥᱠᱩᱞ ᱠᱮᱢᱯ

ᱧᱮᱞ ᱦᱚᱪᱚᱭᱮᱫ ᱵᱚᱱᱟ ᱚᱱᱟ ᱫᱚ ᱱᱚᱜᱼᱚ ᱱᱚᱝᱠᱟ ᱚᱱᱠᱟ ᱠᱚ ᱨᱟᱠᱟᱵ ᱠᱮᱫ ᱛᱟᱞᱮᱭᱟ ᱩᱱᱠᱩ ᱵᱚᱱ ᱧᱮᱞ ᱫᱟᱲᱮ ᱠᱚᱣᱟ ᱟᱭᱢᱟ ᱢᱟᱹᱰᱤ ᱨᱮᱱ ᱟᱭᱢᱟ ᱜᱤᱫᱽᱨᱟᱹ ᱠᱚ ᱥᱟᱬᱮᱥ ᱠᱚᱞᱮᱡᱽ ᱢᱮᱱᱮᱡᱽ ᱢᱮᱱ ᱠᱚᱢᱤᱴᱤ ᱨᱮᱱ ᱯᱨᱮᱥᱤᱰᱮᱱᱴ ᱥᱮᱠᱨᱮᱴᱟᱨᱤ ᱦᱚᱸ ᱢᱮᱱᱟᱜ ᱠᱤᱱᱟ ᱟᱨ ᱱᱩᱠᱩ ᱜᱤᱫᱽᱨᱟᱹ ᱠᱚ ᱟᱱᱛᱮ ᱱᱚᱣᱟ ᱡᱷᱟᱹᱱᱰᱤ ᱦᱤᱯᱤᱲ ᱫᱚ ᱦᱩᱭᱱᱟ ᱵᱷᱤᱰᱤᱭᱳ ᱫᱚ ᱵᱟᱹᱧ ᱧᱮᱞ ᱦᱚᱪᱚ ᱫᱟᱲᱮᱭᱟᱜ ᱵᱚᱱᱟ

ᱯᱟᱲᱟᱣᱮᱱ ᱠᱷᱟᱱ ᱥᱮ ᱡᱤᱞ ᱩᱛᱩ ᱠᱚᱜᱮ ᱛᱷᱚᱲᱟ ᱜᱟᱱ ᱚᱠᱟ ᱠᱚᱨᱮ ᱪᱚᱠᱚ ᱧᱟᱢ ᱠᱮᱫᱟ ᱚᱠᱟ ᱠᱚᱨᱮ ᱪᱚ ᱵᱟᱝ ᱢᱮᱱᱠᱷᱟᱱ ᱚᱱᱟ ᱠᱚ ᱮᱢᱚᱜ ᱫᱚ ᱟᱞᱮ ᱢᱟᱹᱞᱤ ᱨᱮᱱ ᱜᱮᱠᱚ ᱛᱟᱦᱮᱸ ᱠᱟᱱᱟ ᱟᱨ ᱪᱮᱫ ᱠᱚ ᱢᱮᱱᱟ ᱱᱚᱣᱟ ᱠᱚᱢᱤᱴᱤ ᱨᱮᱱ ᱫᱚ ᱵᱟᱝ ᱟᱫᱚ ᱚᱱᱟ ᱞᱮᱠᱟᱛᱮ ᱦᱚᱭᱛᱚ ᱞᱮ ᱵᱷᱩᱞ ᱟᱠᱟᱫ ᱠᱷᱟᱱ ᱟᱞᱮ ᱨᱮᱱ ᱠᱟᱹᱢᱤᱭᱟᱹ ᱠᱚ

ᱞᱟᱭᱤᱱᱥ ᱴᱟᱭᱤᱢ ᱨᱮᱭᱟᱜ ᱠᱟᱱ ᱛᱟᱞᱮᱭᱟ ᱢᱮᱛᱟᱜ ᱢᱮ ᱛᱤᱠᱤᱱ ᱫᱟᱠᱟ ᱡᱚᱢ ᱥᱚᱢᱚᱭ ᱫᱚ ᱚᱱᱠᱟ ᱠᱚ ᱞᱟᱭᱤᱱ ᱠᱟᱱ ᱛᱟᱞᱮᱭᱟ ᱥᱤᱛᱩᱝ ᱨᱮ ᱪᱮᱫ ᱮᱢ ᱢᱮᱱᱟ ᱥᱟᱹᱨᱫᱤ ᱥᱤᱛᱩᱝ ᱛᱤᱠᱤᱱ ᱛᱟᱨᱟᱥᱤᱧ ᱨᱮ ᱚᱱᱠᱟ ᱠᱚ ᱞᱟᱭᱤᱱ ᱠᱟᱱ ᱛᱟᱞᱮᱭᱟ ᱟᱹᱰᱤ ᱰᱷᱮᱨ ᱜᱤᱫᱽᱨᱟᱹ ᱢᱮᱱᱟᱜ ᱠᱚ ᱛᱟᱞᱮᱭᱟ ᱠᱟᱨᱚᱱ ᱟᱹᱰᱤ ᱛᱮᱦᱚᱸ ᱟᱹᱰᱤ ᱰᱷᱮᱨ ᱜᱤᱫᱽᱨᱟᱹ ᱠᱚ ᱡᱟᱣᱨᱟ ᱟᱠᱟᱱᱟ ᱱᱤᱭᱟᱹ ᱵᱟᱨ ᱫᱚ ᱟᱫᱚ ᱚᱱᱟ ᱤᱭᱟᱹᱛᱮ ᱪᱮᱫ ᱮᱢ ᱢᱮᱱᱟ ᱢᱮᱱ ᱠᱟᱛᱮᱫ ᱢᱟᱱᱮ ᱚᱱᱠᱟ ᱠᱚᱥᱴᱚ ᱠᱚᱥᱴᱚ ᱠᱚ ᱞᱟᱭᱤᱱ ᱠᱟᱱ ᱛᱟᱞᱮᱭᱟ ᱠᱩᱲᱤ ᱠᱚᱲᱟ ᱡᱚᱛᱚ ᱦᱟᱱᱟ ᱥᱟ ᱱᱚᱣᱟ ᱥᱟ ᱢᱤᱞᱟᱹᱣ ᱠᱟᱛᱮᱫ ᱱᱩᱠᱩ ᱛᱤᱱᱟᱹᱜ ᱵᱚᱱ ᱧᱮᱞ ᱠᱚᱣᱟ ᱡᱚᱛᱚ ᱜᱮ ᱥᱴᱩᱰᱮᱱᱴᱥ ᱠᱚ ᱠᱟᱱᱟ ᱠᱚ ᱢᱤᱫ ᱵᱟᱨ ᱢᱮᱱᱟᱜ ᱠᱚᱣᱟ ᱜᱟᱨᱡᱮᱱ ᱠᱚ ᱢᱮᱛᱟᱭ ᱢᱮ ᱜᱚ ᱵᱟᱵᱟ ᱠᱚ ᱢᱮᱱᱟᱜ ᱠᱚ ᱛᱟᱞᱮᱭᱟ ᱱᱩᱠᱩ ᱢᱩᱫᱽ ᱨᱮ

ᱛᱤᱱᱟᱹᱜ ᱯᱮ ᱠᱩᱥᱤ ᱠᱟᱫᱟ ᱟᱯᱮ ᱫᱟᱭᱟ ᱠᱟᱛᱮ ᱞᱟᱭᱤᱠ ᱠᱚᱢᱮᱱᱴ ᱟᱨ ᱥᱮᱭᱟᱨ ᱫᱚ ᱟᱞᱚᱯᱮ ᱦᱤᱲᱤᱧ ᱛᱟᱵᱚᱱᱟ ᱟᱨ ᱥᱟᱶᱛᱮ ᱜᱟᱛᱮ ᱠᱚᱴᱷᱮᱱ ᱥᱮᱭᱟᱨ ᱦᱚᱸ ᱥᱮᱭᱟᱨ ᱛᱟᱵᱚᱱ ᱯᱮ ᱡᱮᱢᱚᱱ ᱟᱯᱮ ᱨᱮᱱ ᱵᱚᱭᱦᱟ ᱠᱟᱹᱱᱟᱹᱧ ᱩᱥᱟᱹᱨᱟᱧ ᱞᱟᱦᱟ ᱫᱟᱲᱮᱭᱟᱜᱼᱟ ᱟᱨ ᱚᱱᱠᱟᱛᱮ ᱢᱚᱡᱽ ᱢᱚᱡᱽ ᱵᱷᱤᱰᱤᱭᱳ ᱤᱧ ᱟᱹᱜᱩ ᱥᱮᱴᱮᱨ ᱫᱟᱲᱮᱭᱟᱜ ᱯᱮ ᱛᱚ ᱴᱷᱤᱠ ᱜᱮᱭᱟ ᱱᱚᱣᱟ ᱨᱮᱭᱟᱜ ᱢᱤᱫ ᱵᱟᱨ ᱥᱯᱤᱠ ᱪᱮᱫ ᱠᱚ ᱢᱮᱛᱟᱜᱼᱟ ᱚᱠᱟᱴᱟᱜ ᱥᱟᱨᱢᱚᱱ ᱠᱚ ᱛᱟᱦᱮᱸ ᱠᱟᱱᱟ ᱚᱱᱟ ᱠᱚ ᱡᱩᱫᱤ ᱯᱮ ᱧᱮᱞᱮᱫ ᱠᱟᱱ ᱠᱷᱟᱡ ᱞᱟᱛᱟᱨ ᱰᱤᱥᱠᱨᱤᱯᱥᱚᱱ ᱢᱮᱱᱟᱜᱼᱟ ᱞᱤᱝᱠ ᱨᱮ ᱤᱭᱟᱹ ᱰᱤᱥᱠᱨᱤᱯᱥᱚᱱ ᱨᱮ ᱞᱤᱝᱠ ᱢᱮᱱᱟᱜᱼᱟ ᱫᱟᱭᱟ ᱠᱟᱛᱮ ᱚᱸᱰᱮ ᱠᱷᱚᱱ ᱯᱮ ᱧᱮᱞ ᱫᱟᱲᱮᱭᱟᱜ ᱛᱟᱵᱚᱱᱟ ᱵᱷᱤᱡᱤᱴ ᱫᱟᱲᱮᱭᱟᱜ ᱛᱟᱵᱚᱱ ᱯᱮ ᱟᱨ ᱡᱮᱢᱚᱱ ᱚᱸᱰᱮ ᱠᱷᱚᱱ ᱯᱮ ᱧᱮᱞ ᱛᱟᱵᱚᱱᱟ ᱥᱮᱨᱮᱧ ᱠᱚ ᱮᱱᱮᱡ ᱠᱚᱦᱚᱸ ᱚᱱᱠᱟᱜᱮ ᱢᱮᱱᱟᱜᱼᱟ ᱚᱱᱟ ᱪᱮᱱᱮᱞ ᱨᱮᱜᱮ ᱯᱮ ᱧᱟᱢ ᱫᱟᱲᱮᱭᱟᱜᱼᱟ ᱛᱚ ᱚᱱᱟ ᱞᱤᱝᱠ ᱨᱮ ᱢᱮᱱᱟᱜᱼᱟ ᱫᱟᱭᱟ ᱠᱟᱛᱮ ᱚᱱᱟ ᱪᱮᱱᱮᱞ ᱥᱟᱵᱥᱠᱨᱟᱭᱤᱵ ᱯᱮ ᱟᱨ ᱚᱱᱟ ᱨᱮ ᱡᱚᱛᱚ ᱜᱮᱯᱮ ᱧᱟᱢ ᱫᱟᱲᱮᱭᱟᱜᱼᱟ ᱚᱱᱟ ᱯᱨᱳᱜᱨᱟᱢ ᱨᱮ ᱛᱤᱱᱟᱹᱜ ᱪᱮᱫ ᱠᱚ ᱪᱮᱠᱟ ᱞᱮᱱᱟ ᱚᱠᱚᱭ ᱠᱚ ᱥᱯᱤᱠᱟᱨ ᱪᱮᱫ ᱞᱮᱠᱟ ᱠᱚ ᱛᱟᱦᱮᱸ ᱠᱟᱱᱟ ᱪᱮᱫ ᱞᱮᱠᱟ ᱜᱟᱯᱟᱞᱢᱟᱨᱟᱣ ᱦᱩᱭ ᱞᱮᱱᱟ ᱛᱚ ᱡᱟᱹᱨᱩᱲ ᱜᱮᱯᱮ ᱧᱟᱢᱟ ᱛᱚᱵᱮ ᱴᱷᱤᱠ ᱜᱮᱭᱟ ᱢᱟ ᱮᱱᱠᱷᱟᱱ ᱢᱚᱡᱽ ᱛᱮ ᱛᱟᱦᱮᱱ ᱛᱟᱵᱚᱱ ᱯᱮ ᱱᱟᱯᱟᱭ ᱛᱮ ᱛᱟᱦᱮᱱ ᱛᱟᱵᱚᱱ ᱯᱮ ᱟᱨ ᱵᱚᱱ ᱧᱟᱯᱟᱢᱟ ᱫᱟᱨᱟᱭ ᱢᱤᱫᱴᱮᱱ ᱱᱚᱝᱠᱟᱱᱟᱜ ᱵᱮᱥᱴ ᱵᱞᱚᱜ ᱵᱷᱤᱰᱤᱭᱳ ᱟᱱ ᱛᱮᱜᱮ ᱛᱚ ᱤᱧ ᱫᱷᱟᱹᱵᱤᱡ ᱛᱮ ᱵᱟᱭ ᱵᱟᱭ ᱴᱟᱴᱟ ᱢᱚᱡᱽ ᱛᱮ ᱛᱟᱦᱮᱱ